ᱥᱟᱢᱟᱡᱽ ᱞᱟᱹᱜᱤᱫ ᱛᱮ ᱵᱚᱞᱮ ᱱᱟᱣᱟ ᱥᱳᱪ ᱞᱮᱠᱟᱛᱮ ᱱᱟᱣᱟ ᱜᱩᱱᱟᱹᱱ ᱞᱮᱠᱟᱛᱮ ᱫᱮᱞᱟ ᱵᱚᱱ ᱮᱦᱚᱵ ᱫᱟ ᱚᱱᱟ ᱵᱷᱤᱰᱭᱳ ᱫᱚ ᱟᱨ ᱚᱱᱟ ᱠᱟᱛᱷᱟ ᱫᱚ ᱠᱟᱛᱷᱟ ᱫᱚ ᱱᱤᱭᱟᱹ ᱠᱟᱱᱟ ᱟᱯᱮ ᱱᱤᱭᱟᱹ ᱡᱟᱦᱟᱸ ᱥᱟᱢᱟᱡᱽ ᱨᱮᱯᱮ ᱛᱟᱦᱮᱱ ᱠᱟᱱᱟ ᱧᱮᱞᱮᱫ ᱠᱟᱱᱟ ᱯᱮ ᱟᱨ ᱟᱢ ᱠᱷᱚᱡ ᱞᱟᱹᱴᱩ ᱧᱚᱜ ᱚᱠᱚᱭ ᱦᱮᱱᱟᱜ ᱠᱚ ᱠᱷᱟᱡ ᱟᱢ ᱵᱚᱠᱟᱭ ᱢᱮᱛᱟᱢᱟ ᱞᱮᱞᱦᱟᱭ ᱢᱮᱛᱟᱢᱟ ᱥᱮ ᱥᱮ ᱟᱭᱢᱟ ᱞᱮᱠᱟᱱᱟᱜ ᱮᱜᱮᱨ ᱢᱮᱭᱟ ᱥᱮ ᱫᱤᱢᱟᱜᱽ ᱵᱟᱹᱱᱩᱜ ᱛᱟᱢᱟ ᱪᱮᱫ ᱵᱟᱹᱱᱩᱜ ᱛᱟᱢᱟ ᱪᱮᱫ ᱞᱮᱠᱟ ᱟᱹᱰᱤ ᱩᱛᱟᱹᱨ ᱟᱹᱭᱠᱟᱹᱜ ᱠᱟᱱᱟ ᱛᱷᱚᱲᱟ ᱟᱹᱰᱤ ᱟᱹᱲᱤᱥ ᱜᱮ ᱟᱹᱭᱠᱟᱹᱜ ᱠᱟᱱᱟ ᱪᱮᱫᱟᱜ ᱤᱧ ᱠᱚ ᱢᱤᱛᱟᱹᱧ ᱠᱟᱱᱟ ᱵᱳᱠᱟ ᱜᱤᱭᱟᱹᱧ ᱞᱮᱞᱦᱟ ᱜᱤᱭᱟᱹᱧ ᱥᱮ ᱟᱢᱟᱜ ᱫᱤᱢᱟᱜᱽ ᱵᱟᱹᱱᱩᱜ ᱛᱟᱢᱟ ᱟᱹᱰᱤ ᱟᱥᱠᱮᱛ ᱦᱚᱸ ᱟᱹᱭᱠᱟᱹᱜ ᱠᱟᱱᱟ ᱱᱤᱭᱟᱹ ᱡᱟᱦᱟᱸᱭ ᱮᱜᱮᱨᱮᱫ ᱢᱮ ᱛᱚ ᱟᱢ ᱫᱚ ᱟᱞᱚᱢ ᱟᱥᱠᱮᱛᱚᱜᱼᱟ ᱟᱢ ᱨᱟᱹᱥᱠᱟᱹᱜ ᱢᱮ ᱟᱢ ᱜᱩᱱᱟᱹᱱᱚᱜ ᱢᱮ ᱴᱷᱤᱠ ᱜᱮᱭᱟ ᱟᱨ ᱟᱜᱚᱨ ᱟᱢ ᱤᱭᱟᱹ ᱪᱮᱫ ᱠᱚ ᱢᱮᱛᱟᱜ ᱠᱟᱱᱟ ᱨᱟᱸᱜᱟᱜ ᱠᱟᱱ ᱠᱷᱟᱡ ᱫᱚ ᱟᱢᱟᱜ ᱜᱟᱹᱞᱛᱤ ᱠᱟᱱ ᱜᱮᱭᱟ ᱡᱟᱦᱟᱸᱭ ᱦᱚᱲ ᱟᱢ ᱮᱜᱮᱨᱮᱫ ᱢᱮᱭᱟ ᱵᱳᱠᱟ ᱜᱮᱭᱟᱢ ᱞᱮᱞᱦᱟ ᱜᱮᱭᱟᱢ ᱱᱤᱭᱟᱹ ᱟᱹᱰᱤ ᱨᱟᱹᱥᱠᱟᱹ ᱠᱟᱛᱷᱟ ᱠᱟᱱᱟ ᱞᱮᱠᱤᱱ ᱟᱵᱚ ᱱᱤᱭᱟᱹ ᱵᱩᱡᱷᱟᱹᱣ ᱡᱟᱹᱨᱩᱲ ᱠᱟᱱᱟ ᱵᱚᱞᱮ ᱱᱤᱭᱟᱹ ᱵᱟᱝ ᱮᱸᱫᱽᱨᱮᱡ ᱵᱟᱝ ᱡᱟᱹᱨᱩᱲᱤ ᱠᱟᱱᱟ ᱮᱸᱫᱽᱨᱮ ᱞᱮᱱᱠᱷᱟᱡ ᱮᱢ ᱛᱚ ᱟᱢᱟᱜ ᱤᱭᱟᱹ ᱦᱚᱲᱢᱚ ᱜᱮ ᱥᱮ ᱟᱢᱟᱜ ᱤᱭᱟᱹ ᱜᱮ ᱵᱟᱹᱲᱤᱡᱚᱜ ᱛᱟᱢᱟ ᱱᱤᱭᱟᱹ ᱫᱚ ᱟᱹᱰᱤ ᱵᱟᱹᱲᱦᱭᱟᱹ ᱠᱟᱛᱷᱟ ᱠᱟᱱᱟ ᱡᱮ ᱡᱟᱦᱟᱸᱭ ᱟᱢ ᱵᱚᱠᱟᱭ ᱢᱮᱛᱟᱢ ᱠᱟᱱ ᱞᱮᱞᱦᱟᱭ ᱢᱮᱛᱟᱢ ᱠᱟᱱ ᱥᱮ ᱟᱢᱟᱜ ᱫᱤᱢᱟᱜᱽ ᱵᱟᱹᱱᱩᱜ ᱛᱟᱢ ᱟᱹᱰᱤ ᱵᱟᱹᱲᱦᱭᱟᱹ ᱠᱟᱛᱷᱟ ᱠᱟᱱᱟ ᱱᱤᱭᱟᱹ ᱵᱩᱡᱷᱟᱹᱣ ᱨᱮᱱᱟᱜ ᱡᱟᱹᱨᱩᱲᱤ ᱠᱟᱱᱟ ᱴᱷᱤᱠ ᱜᱮᱭᱟ ᱟᱜᱟᱨ ᱟᱢᱮᱢ ᱨᱟᱸᱜᱟᱜ ᱠᱟᱱᱟ ᱛᱚ ᱟᱢᱟᱜ ᱜᱟᱹᱞᱛᱤ ᱠᱟᱱᱟ ᱧᱮᱞ ᱢᱮ ᱱᱤᱭᱟᱹ ᱠᱟᱛᱷᱟ ᱥᱮ ᱫᱤᱢᱟᱜᱽ ᱞᱟᱜᱟᱣ ᱛᱮ ᱜᱩᱱᱟᱹᱱ ᱦᱩᱭᱩᱜ ᱛᱟᱵᱚᱱᱟ ᱥᱮ ᱱᱤᱭᱟᱹ ᱠᱟᱛᱷᱟ ᱟᱵᱚ ᱟᱵᱚ ᱵᱩᱡᱷᱟᱹᱣ ᱞᱮᱠᱷᱟᱡ ᱛᱚ ᱟᱯᱮ ᱡᱤᱱᱫᱮᱜᱤ ᱨᱮ ᱟᱹᱰᱤ ᱠᱟᱢᱮ ᱦᱤᱡᱩᱜ ᱛᱟᱯᱮᱭᱟ ᱟᱹᱰᱤ ᱤᱭᱟᱹ ᱦᱤᱡᱩᱜᱼᱟ ᱞᱮᱠᱤᱱ ᱵᱟᱵᱚᱱ ᱵᱩᱡᱷᱟᱹᱣᱟ ᱟᱵᱚ ᱠᱟᱛᱷᱟ ᱟᱜᱟᱨ ᱵᱚᱭᱦᱟᱢ ᱜᱩᱱᱟᱹᱱ ᱤᱭᱟᱹ ᱧᱮᱞᱮᱫ ᱠᱟᱱ ᱠᱷᱟᱡ ᱵᱷᱤᱰᱭᱳ ᱥᱮᱢ ᱟᱸᱡᱚᱢᱮᱫ ᱠᱟᱱ ᱠᱷᱟᱡ ᱛᱚ ᱱᱟᱥᱮ ᱫᱷᱮᱭᱟᱱ ᱛᱮ ᱟᱸᱡᱚᱢ ᱢᱮ

ᱵᱟᱹᱲᱤᱭᱟᱹ ᱪᱤᱡᱽ ᱱᱤᱭᱟᱹ ᱠᱟᱱᱟ ᱡᱚ ᱟᱢ ᱚᱱᱟ ᱞᱩᱲᱩ ᱢᱮᱛᱟᱢ ᱠᱟᱱ ᱚᱱᱟ ᱠᱚ ᱪᱮᱫ ᱢᱮ ᱟᱢ ᱞᱮᱞᱦᱟᱭ ᱢᱮᱛᱟᱢ ᱠᱷᱟᱱ ᱚᱱᱟ ᱠᱚ ᱪᱮᱫ ᱢᱮ ᱟᱢ ᱵᱚᱠᱟᱭ ᱢᱮᱛᱟᱢ ᱠᱷᱟᱱ ᱚᱱᱟ ᱠᱚ ᱪᱮᱫ ᱢᱮ ᱟᱢᱟᱜ ᱫᱤᱢᱟᱜᱽ ᱵᱟᱹᱱᱩᱜ ᱛᱟᱢ ᱚᱱᱟ ᱠᱚ ᱪᱮᱫ ᱢᱮ ᱪᱤᱠᱟᱹᱛᱮ ᱟᱢ ᱜᱩᱱᱟᱹᱱᱚᱜ ᱢᱮ ᱱᱤᱭᱟᱹ ᱵᱚᱞᱮ ᱤᱧ ᱥᱟᱹᱨᱤᱜᱤᱧ ᱞᱮᱞᱦᱟ ᱜᱮᱭᱟ ᱥᱮ ᱤᱧᱟᱹᱜ ᱥᱟᱹᱨᱤᱜᱮ ᱫᱤᱢᱟᱜᱽ ᱵᱟᱹᱱᱩᱜ ᱛᱤᱧᱟᱹ ᱥᱮ ᱤᱧᱟᱹᱜ ᱦᱚᱲ ᱠᱚ ᱢᱤᱛᱟᱹᱧ ᱠᱟᱱᱟ ᱟᱹᱣᱲᱤᱜᱮ ᱟᱢ ᱱᱤᱭᱟᱹ ᱫᱤᱢᱟᱜᱽ ᱨᱮ ᱵᱟᱹᱭᱴᱷᱟᱹᱣ ᱛᱟᱢ ᱟᱨ ᱥᱟᱹᱦᱤ ᱜᱮ ᱫᱤᱢᱟᱜᱽ ᱤᱧ ᱞᱮᱞᱦᱟ ᱜᱮᱭᱟᱹᱧ ᱟᱢ ᱚᱱᱟ ᱜᱩᱱᱟᱹᱱ ᱞᱮᱱ ᱠᱷᱟᱱ ᱮᱢ ᱛᱚ ᱟᱢᱟᱜ ᱟᱢᱟᱜ ᱦᱚᱲᱢᱚ ᱨᱮᱱᱟᱜ ᱥᱮ ᱟᱢᱟᱜ ᱫᱤᱢᱟᱜᱽ ᱪᱮᱧᱡᱚᱜ ᱛᱟᱢᱟ ᱟᱜᱟᱨ ᱚᱱᱟ ᱨᱮ ᱟᱢ ᱤᱱᱫᱽᱨᱤᱜ ᱠᱟᱱ ᱠᱷᱟᱱ ᱛᱚ ᱟᱢᱟᱜ ᱜᱮ ᱵᱮᱨᱵᱟᱫᱚᱜ ᱠᱟᱱ ᱛᱟᱢᱟ ᱴᱷᱤᱠ ᱜᱮᱭᱟ ᱟᱜᱟᱨ ᱚᱱᱟ ᱨᱮᱢ ᱜᱩᱱᱟᱹᱱ ᱞᱮᱠᱷᱟᱱ ᱱᱤᱭᱟᱹᱢ ᱜᱩᱱᱟᱹᱱ ᱚᱱᱟ ᱵᱟᱨ ᱵᱟᱨ ᱤᱧ ᱨᱚᱲᱟ ᱨᱤᱯᱤᱴᱟ ᱵᱚᱞᱮ ᱟᱜᱟᱨᱮᱢ ᱜᱩᱱᱟᱹᱱᱚᱜ ᱠᱷᱟᱱ ᱱᱤᱭᱟᱹ ᱠᱟᱛᱷᱟ ᱜᱮ ᱵᱚᱞᱮ ᱤᱧ ᱥᱟᱹᱦᱤ ᱜᱮᱧ ᱞᱮᱞᱦᱟ ᱜᱮᱭᱟ ᱱᱤᱭᱟᱹ ᱜᱩᱱᱟᱹᱱᱚᱜ ᱢᱮ ᱥᱮ ᱥᱟᱹᱨᱤ ᱜᱮᱧ ᱵᱚᱠᱟ ᱜᱮᱭᱟ ᱥᱮ ᱥᱟᱹᱨᱤ ᱜᱮ ᱫᱤᱢᱟᱜᱽ ᱵᱟᱹᱱᱩᱜ ᱛᱤᱧᱟᱹ ᱱᱤᱭᱟᱹ ᱜᱩᱱᱟᱹᱱᱚᱜ ᱢᱮ ᱟᱨ ᱚᱱᱟ ᱨᱮ ᱟᱢ ᱜᱩᱱᱟᱹᱱᱚᱜ ᱠᱟᱱ ᱠᱷᱟᱱ ᱵᱟ ᱫᱤᱢᱟᱜᱽ ᱚᱱᱠᱟ ᱜᱮ ᱟᱢᱟᱜ ᱮ ᱠᱟᱹᱢᱤ ᱛᱟᱢᱟ ᱟᱨ ᱚᱱᱟ ᱡᱚ ᱚᱠᱟ ᱫᱤᱢᱟᱜᱽ ᱮ ᱢᱮᱛᱟᱢ ᱤᱭᱟᱹ ᱢᱮᱛᱟᱢ ᱠᱟᱱ ᱵᱚᱞᱮ ᱵᱚᱠᱟ ᱜᱮᱭᱟᱢ ᱞᱮᱞᱦᱟ ᱜᱮᱭᱟᱢ ᱱᱤᱭᱟᱹ ᱟᱹᱰᱤ ᱵᱟᱹᱲᱤᱡ ᱠᱟᱛᱷᱟ ᱠᱟᱱᱟ ᱡᱮ ᱵᱚᱞᱮ ᱟᱢᱟᱜ ᱫᱤᱢᱟᱜᱽ ᱜᱮ ᱟᱜᱮᱭ ᱵᱟᱲᱦᱟᱣ ᱛᱟᱢᱟ ᱟᱜᱮᱢ ᱵᱟᱲᱦᱟᱣᱟ ᱱᱤᱭᱟᱹ ᱨᱮᱢ ᱯᱷᱳᱠᱚᱥ ᱞᱮᱠᱷᱟᱱ ᱟᱢ ᱟᱜᱟᱨ ᱯᱷᱳᱠᱚᱥ ᱵᱟᱢ ᱯᱷᱳᱠᱚᱥ ᱞᱮᱠᱷᱟᱱ ᱢᱮᱫ ᱨᱮᱜ ᱠᱟᱱ ᱠᱷᱟᱱ ᱫᱚ ᱟᱢᱟᱜ ᱜᱟᱹᱞᱛᱤ ᱠᱟᱱᱟ ᱵᱚᱭᱦᱟ ᱱᱤᱭᱟᱹ ᱫᱚ ᱱᱤᱭᱟᱹ ᱜᱤᱧ ᱢᱮᱱᱟ ᱵᱚᱞᱮ ᱡᱟᱦᱟᱸᱭ ᱢᱮᱛᱟᱢ ᱠᱟᱱ ᱵᱚᱠᱟ ᱜᱮᱭᱟᱢ ᱞᱮᱞᱦᱟ ᱜᱮᱭᱟᱢ ᱛᱚ ᱟᱢ ᱞᱟᱹᱜᱤᱫ ᱟᱹᱰᱤ ᱱᱟᱯᱟᱭ ᱪᱤᱡᱽ ᱠᱟᱱᱟ ᱞᱮᱠᱤᱱ ᱱᱤᱭᱟᱹ ᱨᱮ ᱟᱢ ᱯᱷᱳᱠᱳᱥ ᱢᱮ ᱟᱢ ᱜᱩᱱᱟᱹᱱᱚᱜ ᱢᱮ ᱵᱚᱞᱮ ᱤᱧ ᱥᱟᱹᱦᱤ ᱜᱮᱭᱟᱹᱧ ᱵᱚᱠᱟ ᱜᱮᱭᱟᱹᱧ ᱞᱮᱞᱦᱟ ᱜᱮᱭᱟᱹᱧ ᱥᱮ ᱫᱤᱢᱟᱜᱽ ᱵᱟᱹᱱᱩᱜ ᱛᱤᱧᱟᱹ ᱱᱤᱭᱟᱹ ᱜᱩᱱᱟᱹᱱᱚᱜ ᱢᱮ ᱛᱚᱵᱮ ᱟᱢᱟᱜ ᱵᱟᱹᱭ ᱵᱟᱹᱭ ᱛᱮ ᱟᱢᱟᱜ ᱫᱤᱢᱟᱜᱽ ᱚᱱᱟ ᱯᱷᱳᱨᱥ ᱞᱮᱠᱷᱟᱱ ᱟᱢᱟᱜ ᱫᱤᱢᱟᱜᱽ ᱵᱟᱹᱭ ᱵᱟᱹᱭ ᱛᱮ ᱠᱟᱹᱢᱤ ᱤᱫᱤᱭ ᱛᱟᱢᱟ ᱟᱜᱮ ᱵᱟᱲᱦᱟᱣ ᱤᱫᱤᱭ ᱛᱟᱢᱟ ᱱᱤᱭᱟᱹ ᱫᱚ ᱤᱧᱟᱹᱜ ᱞᱟᱭᱤᱯᱷ ᱨᱮᱱᱟᱜ ᱯᱟᱨᱴ ᱠᱟᱱᱟ ᱚᱱᱟ ᱤᱧ ᱞᱟᱹᱭ ᱟᱯᱮ ᱠᱟᱱᱟ ᱤᱧ ᱦᱚᱸ ᱟᱭᱢᱟ ᱞᱮᱠᱟᱱ ᱠᱚ ᱮᱜᱮᱨ ᱫᱤᱧᱟᱹ ᱥᱮ ᱟᱭᱢᱟ ᱞᱮᱠᱟᱱ ᱠᱚ ᱵᱚᱠᱟ ᱠᱚ ᱢᱤᱛᱟᱹᱧᱟ ᱫᱤᱢᱟᱜᱽ ᱵᱟᱹᱱᱩᱜ ᱛᱟᱢᱟ ᱦᱟᱝᱠᱟ ᱱᱤᱝᱠᱟ ᱱᱤᱛᱚᱜ ᱧᱮᱞ ᱢᱮ ᱱᱚᱜᱼᱚᱭ ᱱᱤᱛᱚᱜ ᱢᱤᱱᱟᱹᱧᱟ ᱥᱚᱢᱟᱡᱽ ᱵᱟᱨᱮᱛᱮ ᱟᱨ ᱱᱤᱭᱟᱹ ᱥᱚᱢᱟᱡᱽ ᱞᱟᱹᱜᱤᱫ ᱤᱧ ᱨᱚᱲᱫᱟ ᱟᱨ ᱦᱚᱲ ᱠᱚ ᱢᱤᱛᱟᱹᱧ ᱠᱟᱱᱟ ᱵᱚᱠᱟ ᱞᱮ ᱞᱟᱦᱟᱭ ᱱᱚᱣᱟ ᱠᱚ ᱴᱮᱱᱥᱮᱱ ᱵᱟᱹᱧ ᱟᱹᱭᱠᱟᱹᱣᱫᱟ ᱱᱚᱣᱟᱧ ᱪᱮᱫ ᱫᱟ ᱢᱟ ᱟᱯᱮ ᱦᱚᱸ ᱪᱮᱫ ᱛᱟᱵᱚᱱ ᱯᱮ ᱟᱨ ᱥᱚᱢᱟᱡᱽ ᱟᱜᱮ ᱵᱟᱲᱦᱟᱣ ᱛᱟᱵᱚᱱ ᱯᱮ ᱱᱤᱭᱟᱹ ᱠᱟᱛᱷᱟ ᱯᱮ ᱵᱩᱡᱷᱟᱹᱣ ᱠᱮᱫ ᱠᱷᱟᱡ ᱫᱚ ᱱᱤᱭᱟᱹ ᱵᱷᱤᱰᱭᱳ ᱡᱟᱫᱟ ᱥᱮ ᱡᱟᱫᱟ ᱥᱮᱭᱟᱨ ᱯᱮ ᱟᱨ ᱡᱟᱫᱟ ᱠᱚᱢᱮᱱᱴ ᱛᱟᱵᱚᱱ ᱯᱮ ᱥᱟᱹᱦᱤ ᱠᱟᱛᱷᱟᱧ ᱨᱚᱲ ᱠᱮᱫᱟ ᱥᱮ ᱜᱟᱹᱞᱟᱹᱛ ᱟᱨ ᱥᱟᱹᱦᱤ ᱠᱟᱛᱷᱟ ᱫᱚ ᱱᱤᱭᱟᱹ ᱠᱟᱱ ᱜᱮᱭᱟ ᱞᱮᱠᱤᱱ ᱟᱞᱚ ᱯᱮ ᱟᱥᱠᱮᱛᱚᱜᱼᱟ ᱮᱜᱮᱨ ᱡᱟᱦᱟᱸᱭ ᱮᱜᱮᱨᱮᱫ ᱢᱮ ᱠᱷᱟᱡ ᱫᱚ ᱟᱢ ᱞᱟᱹᱜᱤᱫ ᱵᱟᱹᱲᱤᱡ ᱠᱟᱛᱷᱟ ᱠᱟᱱᱟ ᱢᱟ ᱛᱚᱵᱮ ᱡᱚᱦᱟᱨ ᱜᱮ ᱤᱧ ᱛᱚᱨᱚᱯᱷ ᱠᱷᱚᱡ